ᱥᱟᱱᱟᱢ ᱠᱚᱜᱮ ᱥᱟᱹᱜᱩᱱ ᱡᱚᱦᱟᱨ ᱛᱮᱦᱮᱧᱟᱜ ᱵᱞᱚᱜ ᱵᱷᱤᱰᱤᱭᱳ ᱨᱮ ᱟᱯᱮ ᱥᱟᱱᱟᱢ ᱠᱷᱚᱱ ᱤᱧ ᱯᱟᱦᱴᱟ ᱤᱧ ᱯᱟᱦᱴᱟ ᱠᱷᱚᱱ ᱟᱹᱰᱤ ᱟᱹᱰᱤ ᱥᱟᱹᱜᱩᱱ ᱡᱚᱦᱟᱨ ᱛᱮᱦᱮᱧ ᱫᱚ ᱱᱚᱰᱮ ᱱᱚᱲᱜᱚᱡᱟ ᱯᱚᱧᱪᱟᱭᱮᱛ ᱨᱮ ᱪᱟᱣᱞᱮ ᱞᱮ ᱧᱟᱢᱮᱜᱼᱟ ᱟᱞᱮ ᱟᱹᱛᱩ ᱨᱚᱦᱚᱲ ᱜᱟᱰᱟ ᱟᱨ ᱢᱟᱫ ᱵᱟᱹᱭᱦᱟᱹᱲ ᱚᱱᱟ ᱵᱟᱨᱭᱟ ᱟᱹᱛᱩ ᱛᱮᱦᱮᱧ ᱦᱮᱱᱟᱜ ᱛᱟᱞᱮᱭᱟ ᱟᱫᱚ ᱛᱮᱦᱮᱧ ᱪᱟᱣᱞᱮ ᱤᱫᱤ ᱤᱧ ᱦᱚᱧ ᱦᱮᱡ ᱟᱠᱟᱱᱟ ᱱᱚᱰᱮ ᱯᱮ ᱧᱮᱞ ᱫᱟᱲᱮᱭᱟᱠᱚ ᱠᱟᱱᱟ ᱱᱩᱠᱩ ᱪᱟᱣᱞᱮ ᱤᱫᱤ ᱛᱤᱱᱟᱹᱝ ᱦᱚᱲ ᱞᱮ ᱦᱮᱡ ᱟᱠᱟᱱᱟ ᱛᱤᱱᱟᱹᱝ ᱱᱚᱜᱼᱚᱭ ᱥᱟᱭᱠᱮᱞ ᱠᱚ ᱧᱮᱞ ᱧᱟᱢᱚᱜ ᱠᱟᱱᱟ ᱟᱨ ᱱᱚᱜᱼᱚ ᱱᱚᱛᱮ ᱨᱮ ᱱᱚᱜᱼᱚᱭ ᱠᱷᱟᱛᱟ ᱠᱚ ᱤᱥᱩᱜ ᱠᱟᱱᱟ

ᱮᱱᱟᱝ ᱠᱷᱚᱱᱤᱧ ᱦᱮᱡ ᱟᱠᱟᱱ ᱛᱤᱧ ᱛᱤᱧ ᱥᱤᱨᱤᱭᱟᱞ ᱟᱠᱟᱱᱟ ᱠᱷᱟᱛᱟ ᱫᱚ ᱚᱸᱰᱮ ᱦᱟᱸᱜ ᱤᱧ ᱥᱤᱨᱤᱭᱟᱞ ᱦᱚᱴᱚ ᱟᱠᱟᱫ ᱛᱤᱧᱟᱹ ᱛᱮᱦᱮᱧ ᱢᱤᱫ ᱴᱟᱠᱟ ᱪᱟᱣᱞᱮ ᱵᱚᱱ ᱧᱟᱢᱮᱜᱼᱟ ᱚᱱᱟ ᱢᱤᱫ ᱴᱟᱠᱟ ᱪᱟᱣᱞᱮ ᱤᱫᱤ ᱠᱟᱛᱮᱫ ᱜᱮ ᱠᱟᱹᱴᱤᱡ ᱠᱚᱢ ᱧᱚᱜ ᱤᱧ ᱞᱟᱹᱭ ᱟᱯᱮ ᱠᱟᱱ ᱛᱟᱵᱚᱱᱟ ᱟᱨ ᱛᱤᱱᱟᱹᱜ ᱯᱮ ᱠᱩᱥᱤᱭᱟᱜ ᱠᱷᱟᱱ ᱫᱚ ᱦᱟᱸᱜ ᱵᱷᱤᱰᱤᱭᱳ ᱧᱮᱞ ᱧᱚᱜᱽ ᱛᱟᱵᱚᱱ ᱯᱮ ᱞᱟᱥᱴ ᱫᱷᱟᱹᱵᱤᱡ ᱟᱨ ᱵᱟᱝᱠᱷᱟᱱ ᱫᱚ ᱵᱟᱯᱮ ᱧᱮᱞ ᱨᱮᱦᱚᱸ ᱜᱟᱱᱚᱜ ᱜᱮᱭᱟ ᱟᱨ ᱡᱩᱫᱤ ᱯᱮ ᱚᱠᱚᱭ ᱠᱚᱯᱮ ᱠᱩᱥᱤᱭᱟᱜ ᱠᱷᱟᱱ ᱫᱚ ᱦᱟᱸᱜ ᱥᱮᱭᱟᱨ ᱠᱟᱜ ᱛᱟᱵᱚᱱ ᱯᱮ ᱟᱨ ᱥᱟᱵᱥᱠᱨᱟᱭᱤᱵᱽ ᱠᱟᱜ ᱯᱮ ᱱᱚᱣᱟ ᱪᱮᱱᱮᱞ ᱠᱚ ᱢᱟ ᱛᱚᱵᱮ ᱠᱷᱟᱱ ᱫᱚ ᱮᱛᱚᱦᱚᱵᱮᱫ ᱛᱟᱵᱚᱱᱟᱹᱧ ᱟᱪᱪᱷᱟ ᱱᱚᱣᱟ ᱢᱤᱫ ᱴᱟᱠᱟ ᱪᱟᱣᱞᱮ ᱡᱟᱦᱟᱸ ᱜᱮᱵᱚᱱ ᱧᱟᱢᱮᱜᱼᱟ ᱱᱚᱣᱟ ᱫᱚ ᱟᱵᱚ ᱵᱟᱧᱪᱟᱜ ᱞᱟᱹᱜᱤᱫ ᱢᱟᱱᱮ ᱟᱵᱚ ᱫᱚ ᱠᱤᱥᱟᱹᱬᱚᱜ ᱞᱟᱹᱜᱤᱫ ᱥᱮ ᱨᱮᱸᱜᱮᱡᱚᱜ ᱞᱟᱹᱜᱤᱫ ᱵᱚᱱ ᱧᱟᱢᱮᱜᱼᱟ ᱛᱚ ᱱᱚᱰᱮ ᱡᱟᱦᱟᱸ ᱛᱤᱱᱟᱹᱜ ᱧᱮᱞᱚᱜ ᱠᱟᱱᱟ ᱱᱚᱣᱟ ᱟᱛᱳ ᱫᱤᱥᱚᱢ ᱨᱮ ᱢᱤᱫ ᱴᱟᱠᱟ ᱪᱟᱣᱞᱮ ᱡᱟᱦᱟᱸ ᱛᱤᱱᱟᱹᱜ ᱦᱚᱲ ᱜᱮᱠᱚ ᱧᱟᱢᱮᱜᱼᱟ ᱚᱠᱚᱭ ᱦᱚᱸ ᱚᱱᱠᱟ ᱫᱚ ᱵᱟᱠᱚ ᱩᱱᱱᱚᱛᱤᱭᱮᱜᱼᱟ ᱟᱨᱦᱚᱸ ᱛᱟᱹᱦᱩ ᱵᱚᱨᱚᱝ ᱵᱚᱱ ᱨᱮᱸᱜᱮᱡᱚᱜ ᱠᱟᱱᱟ ᱟᱨ ᱱᱤᱛᱚᱜ ᱫᱚ ᱡᱩᱜᱽ ᱨᱮ ᱠᱚᱢᱯᱤᱴᱤᱥᱚᱱ ᱪᱟᱹᱞᱩ ᱠᱟᱱᱟ ᱚᱠᱚᱭ ᱢᱤᱫ ᱴᱟᱠᱟ ᱪᱟᱣᱞᱮ ᱪᱮᱫ ᱞᱮᱠᱟᱨᱮ ᱤᱧᱟᱹᱜ ᱨᱮᱥᱚᱱ ᱠᱟᱨᱰ ᱦᱩᱭᱩᱜᱼᱟ ᱪᱮᱫ ᱞᱮᱠᱟᱨᱮ ᱤᱧᱟᱹᱜ ᱤᱱᱫᱨᱟ ᱟᱵᱟᱥ ᱤᱧ ᱧᱟᱢᱟ ᱱᱚᱜᱼᱚ ᱱᱚᱣᱟ ᱜᱮ ᱟᱵᱚᱣᱟᱜ ᱩᱱᱱᱚᱛᱤ ᱫᱚ ᱟᱨ ᱱᱚᱣᱟ ᱡᱩᱫᱤ ᱚᱠᱚᱭ ᱵᱟᱭ ᱧᱟᱢ ᱠᱟᱜᱼᱟ ᱛᱚᱵᱮ ᱠᱷᱟᱱ ᱫᱚ ᱩᱱᱤ ᱫᱚ ᱟᱹᱰᱤ ᱢᱟᱱᱮ ᱟᱹᱲᱤᱥ ᱟᱨ ᱟᱹᱰᱤ ᱫᱩᱠ ᱮ ᱵᱩᱡᱷᱟᱹᱣᱟ ᱛᱚ ᱱᱚᱣᱟ ᱪᱮᱫ ᱠᱷᱟᱹᱛᱤᱨ ᱵᱚᱱ ᱧᱟᱢᱮᱜᱼᱟ ᱚᱱᱟ ᱞᱟᱹᱜᱤᱫ ᱛᱮ ᱟᱵᱚ ᱫᱚ ᱵᱟᱵᱚᱱ ᱴᱷᱤᱠᱟᱹ ᱡᱚᱝ ᱠᱟᱱᱟ ᱛᱚ ᱱᱚᱣᱟ ᱫᱚ ᱦᱩᱭᱩᱜ ᱠᱟᱱᱟ ᱟᱵᱚ ᱪᱮᱫ ᱞᱮᱠᱟ ᱨᱮᱵᱚᱱ ᱩᱱᱱᱚᱛᱤᱭᱟ ᱪᱮ ᱪᱮᱫ ᱞᱮᱠᱟ ᱨᱮᱵᱚᱱ ᱢᱟᱲᱟᱝ ᱥᱮᱫ ᱵᱚᱱ ᱞᱟᱦᱟᱜᱼᱟ ᱚᱱᱟ ᱠᱷᱟᱹᱛᱤᱨ ᱛᱮ ᱥᱚᱨᱠᱟᱨ ᱱᱚᱣᱟ ᱠᱚᱫᱚᱭ ᱮᱢᱟ ᱵᱚᱱ ᱠᱟᱱᱟ ᱟᱨ ᱱᱚᱣᱟ ᱡᱚᱢ ᱠᱟᱛᱮᱫ ᱟᱵᱚ ᱢᱟ ᱱᱤᱛᱚᱜ ᱱᱚᱣᱟ ᱢᱤᱫ ᱴᱟᱠᱟ ᱪᱟᱣᱞᱮ ᱤᱫᱤ ᱠᱟᱛᱮᱫ ᱦᱚᱲᱢᱟ ᱦᱟᱺᱰᱤ ᱠᱚ ᱛᱮᱭᱟᱨᱟ ᱟᱨ ᱫᱚᱢᱮ ᱠᱚ ᱧᱩᱭᱟ

ᱡᱚᱢᱮᱜᱼᱟ ᱡᱚᱢ ᱦᱚᱸ ᱪᱮᱫᱟᱜ ᱟᱨ ᱚᱱᱟ ᱤᱥᱤᱱ ᱦᱚᱸ ᱠᱟᱹᱴᱤᱡ ᱰᱮᱨᱤᱜ ᱠᱟᱱᱟ ᱟᱫᱚ ᱱᱮᱛᱟᱨ ᱱᱚᱝᱠᱟ ᱠᱟᱱᱟ ᱠᱚ ᱚᱲᱟᱜ ᱨᱮᱱ ᱵᱟᱹᱦᱩ ᱠᱩᱲᱤ ᱠᱚ ᱩᱱᱠᱩ ᱠᱚᱠᱚ ᱞᱟᱹᱭᱟ ᱵᱟᱝᱟ ᱚᱱᱟ ᱪᱟᱣᱞᱮ ᱢᱟ ᱟᱹᱰᱤ ᱜᱟᱱ ᱰᱮᱨᱤᱜᱼᱟ ᱤᱥᱤᱱ ᱦᱚᱸ ᱟᱨ ᱚᱱᱟ ᱠᱚᱫᱚ ᱚᱠᱚᱭ ᱩᱱᱟᱹᱜ ᱠᱚᱫᱚ ᱴᱟᱭᱤᱢ ᱠᱚᱫᱚ ᱟᱞᱮᱭᱟᱜ ᱫᱚ ᱴᱟᱭᱤᱢ ᱦᱚᱸ ᱵᱟᱹᱪᱩᱜ ᱟᱱᱟ ᱚᱱᱮ ᱚᱱᱠᱟ ᱠᱚ ᱞᱟᱹᱭᱟ ᱟᱫᱚ ᱤᱱᱟᱹ ᱠᱷᱟᱱ ᱫᱚ ᱱᱚᱣᱟ ᱠᱷᱟᱱ ᱫᱚ ᱚᱱᱮ ᱜᱮᱥ ᱟᱨ ᱥᱚᱨᱠᱟᱨᱮ ᱮᱢ ᱟᱠᱟᱫ ᱠᱚᱣᱟ ᱛᱚ ᱱᱚᱣᱟ ᱜᱮᱥ ᱟᱨ ᱱᱚᱣᱟ ᱢᱤᱫ ᱴᱟᱠᱟ ᱪᱟᱣᱞᱮ ᱯᱩᱨᱟᱹ ᱟᱹᱰᱤ ᱢᱮᱠᱚᱯ ᱟᱠᱟᱱᱟ ᱜᱮᱥ ᱛᱮ ᱱᱚᱣᱟ ᱢᱤᱫ ᱴᱟᱠᱟ ᱪᱟᱣᱞᱮ ᱟᱹᱰᱤ ᱞᱚᱜᱚᱱ ᱤᱥᱤᱱᱚᱜᱼᱟ ᱟᱫᱚ ᱞᱚᱜᱚᱱ ᱫᱷᱟᱨᱟ ᱟᱨ ᱩᱱᱠᱩ ᱦᱚᱸ ᱠᱟᱹᱢᱤ ᱠᱚ ᱪᱷᱩᱴᱤ ᱜᱚᱫᱚᱜᱼᱟ ᱟᱫᱚ ᱱᱚᱜᱼᱚ ᱱᱚᱝᱠᱟ ᱠᱟᱨᱡᱚ ᱵᱮᱵᱚᱥᱛᱷᱟ ᱛᱟᱵᱚ ᱦᱚᱲ ᱫᱚ ᱪᱮᱫ ᱮᱢ ᱪᱤᱠᱟᱹᱭᱟ ᱱᱚᱣᱟ ᱢᱤᱫ ᱴᱟᱠᱟ ᱪᱟᱣᱞᱮ ᱟᱯᱱᱟᱨ ᱦᱩᱭᱩᱜ ᱠᱟᱱ ᱜᱮᱭᱟ ᱵᱟᱝ ᱡᱚᱢ ᱥᱟᱱᱟ ᱢᱮ ᱨᱮᱦᱚᱸ ᱟᱯᱱᱟᱨ ᱢᱟ ᱨᱚᱲ ᱜᱮᱥᱮᱢ ᱜᱟᱱᱚᱜᱼᱟ ᱮᱭ ᱪᱮᱫ ᱪᱮᱫ ᱦᱚᱸ ᱵᱟᱢ ᱪᱤᱠᱟᱹ ᱫᱟᱲᱮᱭᱟᱜᱼᱟ ᱟᱫᱚ ᱱᱚᱣᱟ ᱫᱚ ᱵᱟᱵᱚᱱ ᱴᱷᱤᱠᱟᱹ ᱫᱟᱲᱮᱭᱟᱜ ᱠᱟᱱᱟ ᱥᱚᱨᱠᱟᱨ ᱟᱵᱚ ᱮᱢᱟᱵᱚᱱ ᱠᱟᱱᱟ ᱠᱷᱟᱹᱞᱤ ᱟᱵᱚ ᱡᱚᱢ ᱵᱟᱧᱪᱟᱜ ᱞᱟᱹᱜᱤᱫ ᱱᱚᱣᱟ ᱛᱮᱫᱚ ᱟᱵᱚ ᱫᱚ ᱛᱤᱥ ᱨᱮᱦᱚᱸ ᱵᱟᱵᱚᱱ ᱠᱤᱥᱟᱹᱬᱚᱜᱼᱟ ᱟᱨ ᱱᱚᱣᱟ ᱡᱚᱢ ᱛᱮᱫᱚ ᱟᱵᱚᱣᱟᱜ ᱦᱚᱲᱢᱚ ᱦᱚᱸ ᱫᱩᱨᱵᱚᱞᱚᱜᱼᱟ ᱨᱩᱣᱟᱹ ᱟᱡᱟᱨ ᱰᱷᱮᱨᱚᱜᱼᱟ ᱟᱨᱦᱚᱸ ᱨᱟᱱ ᱢᱩᱨᱜᱟᱹᱱ ᱫᱩᱱᱤᱭᱟᱹ ᱤᱱᱟᱹ ᱨᱮᱜᱮ ᱟᱵᱚ ᱫᱚ ᱯᱩᱭᱥᱟᱹ ᱵᱚᱱ

ᱪᱤᱱᱛᱟᱹ ᱨᱮᱭᱟᱜ ᱫᱚ ᱵᱟᱝᱟ ᱟᱵᱚ ᱫᱚ ᱵᱟᱵᱚᱱ ᱴᱷᱤᱠᱟᱹ ᱫᱟᱲᱮᱭᱟᱜ ᱠᱟᱱᱟ ᱟᱵᱚ ᱵᱚᱱ ᱞᱟᱹᱭᱮᱫ ᱪᱮᱫ ᱡᱮ ᱢᱤᱫ ᱴᱟᱠᱟ ᱪᱟᱣᱞᱮ ᱞᱮ ᱧᱟᱢᱮᱫ ᱢᱟᱱᱮ ᱫᱚ ᱟᱹᱰᱤ ᱵᱷᱟᱹᱜᱤ ᱞᱮ ᱜᱟᱱ ᱠᱟᱜᱼᱟ ᱟᱨ ᱟᱹᱰᱤ ᱜᱟᱱ ᱞᱮ ᱩᱱᱱᱚᱛᱤᱭᱮᱜᱼᱟ ᱮᱠᱪᱩᱞᱤ ᱚᱱᱟ ᱫᱚ ᱱᱚᱰᱮ ᱫᱚ ᱵᱟᱭ ᱞᱟᱹᱠᱛᱤᱜ ᱵᱟᱝ ᱜᱟᱱᱚᱜ ᱠᱟᱱ ᱜᱮᱭᱟ ᱡᱟᱦᱟᱸ ᱛᱤᱱᱟᱹᱜ ᱜᱮ ᱱᱚᱜᱼᱚᱭ ᱟᱵᱚ ᱥᱚᱨᱠᱟᱨᱮ ᱮᱢᱟ ᱵᱚᱱ ᱠᱟᱱᱟ ᱡᱟᱦᱟᱸ ᱛᱤᱱᱟᱹᱜ ᱜᱮ ᱥᱩᱵᱤᱫᱷᱟᱭ ᱮᱢᱟ ᱵᱚᱱ ᱠᱟᱱᱟ ᱟᱵᱚ ᱫᱚ ᱟᱹᱥᱩᱞ ᱟᱠᱟᱫ ᱵᱚᱱ ᱞᱮᱠᱟ ᱟᱨ ᱱᱚᱣᱟ ᱵᱚᱱ ᱮᱢᱟᱭᱟ ᱡᱚᱢ ᱟᱵᱚᱱ ᱟᱨ ᱵᱷᱳᱴ ᱵᱚᱱ ᱮᱢᱟᱭᱟ ᱟᱨ ᱦᱚᱲ ᱵᱟᱠᱚ ᱵᱩᱡᱷᱟᱹᱣᱮᱜᱼᱟ ᱱᱤᱛᱚᱜ ᱫᱚ ᱡᱟᱦᱟᱸ ᱛᱤᱱᱟᱹᱜ ᱜᱮ ᱱᱚᱣᱟ ᱤᱞᱮᱠᱥᱚᱱ ᱥᱮᱴᱮᱨᱚᱜᱼᱟ ᱩᱱ ᱠᱷᱟᱱ ᱫᱚ ᱱᱤᱭᱟᱹ ᱜᱮ ᱦᱟᱸᱜ ᱠᱚ ᱯᱨᱚᱪᱟᱨ ᱡᱮ ᱢᱤᱫ ᱴᱟᱠᱟ ᱪᱟᱣᱞᱮ ᱥᱚᱨᱠᱟᱨᱮ ᱮᱢᱟ ᱵᱚᱱ ᱠᱟᱱᱟ ᱤᱱᱟᱹ ᱠᱷᱟᱱ ᱜᱮ ᱟᱫᱚ ᱟᱯᱱᱟᱨ ᱦᱚᱸ ᱵᱚᱱ ᱞᱟᱹᱭᱟ ᱤᱭᱟᱜ ᱥᱟᱹᱨᱤᱜᱮ ᱱᱩᱭ ᱢᱟ ᱢᱤᱫ ᱴᱟᱠᱟ ᱪᱟᱣᱞᱮ ᱮᱢᱚᱜ ᱠᱟᱱᱟᱭ ᱟᱵᱚ ᱢᱟᱱᱮ ᱪᱟᱣᱞᱮ ᱮᱢᱟᱵᱚᱱ ᱠᱟᱱᱟᱭ ᱡᱚᱢᱟᱜ ᱮᱢᱟᱵᱚᱱ ᱠᱟᱱᱟᱭ ᱛᱟᱦᱚᱞᱮ ᱱᱩᱭ ᱜᱮᱵᱚᱱ ᱮᱢᱟᱭᱟ ᱛᱚ ᱱᱚᱰᱮ ᱟᱵᱚ ᱛᱤᱱᱟᱹᱜ ᱮ ᱥᱳᱥᱳᱱᱮᱫ ᱵᱚᱱᱟ ᱟᱵᱚᱣᱟᱜ ᱥᱚᱢᱟᱡᱽ ᱪᱮᱛᱟᱱ ᱨᱮ ᱚᱛᱛᱟᱪᱟᱨᱮᱫ ᱟᱭ ᱟᱵᱚ ᱪᱮᱛᱟᱱ ᱨᱮ ᱱᱟᱦᱟᱪᱟᱨᱮᱫ ᱟᱭ ᱟᱵᱚᱣᱟᱜ ᱦᱟᱥᱟ ᱨᱮᱡᱮᱫ ᱵᱚᱱᱟ ᱟᱵᱚᱣᱟᱜ ᱡᱟᱹᱛᱤ ᱫᱷᱚᱨᱚᱢ ᱪᱮᱛᱟᱱ ᱨᱮ ᱱᱟᱦᱟᱪᱟᱨᱮᱫ ᱵᱚᱱᱟ ᱠᱚ ᱱᱩᱠᱩ ᱥᱚᱨᱠᱟᱨ ᱢᱟᱱᱮ ᱱᱩᱠᱩ ᱪᱷᱟᱹᱛᱤᱠ ᱥᱚᱨᱠᱟᱨ ᱡᱟᱦᱟᱸ ᱛᱤᱱᱟᱹᱜ ᱜᱮ ᱱᱚᱰᱮ ᱥᱚᱨᱠᱟᱨ ᱦᱟᱸᱜ ᱵᱮᱱᱟᱣ ᱠᱟᱱᱟ ᱱᱚᱰᱮ ᱵᱷᱟᱨᱚᱛ ᱫᱤᱥᱚᱢ ᱨᱮ ᱜᱚᱴᱟ ᱥᱴᱮᱴ ᱨᱮᱜᱮ ᱵᱷᱮᱜᱟᱨ ᱵᱷᱮᱜᱟᱨ ᱥᱚᱨᱠᱟᱨ ᱠᱟᱱᱟ ᱠᱚ ᱡᱚᱛᱚ ᱦᱤᱱᱫᱩ ᱫᱷᱚᱨᱚᱢ ᱨᱮᱱ ᱥᱚᱨᱠᱟᱨ ᱠᱟᱱᱟ ᱠᱚ ᱟᱨ ᱱᱩᱠᱩ ᱟᱹᱫᱤᱵᱟᱹᱥᱤ ᱪᱮᱛᱟᱱ ᱨᱮ ᱢᱟᱱᱮ ᱫᱚᱢᱮ ᱠᱚ ᱚᱛᱛᱟᱪᱟᱨᱮᱫ ᱵᱚᱱᱟ ᱟᱨ ᱠᱚ ᱞᱟᱹᱭᱮᱫᱼᱟ ᱠᱷᱩᱵ ᱞᱮ ᱩᱱᱱᱚᱛᱤᱭᱮᱫᱼᱟ ᱩᱱᱱᱚᱛᱤ ᱢᱟᱱᱮ ᱱᱚᱜᱼᱚᱭ ᱢᱤᱫ ᱴᱟᱠᱟ ᱪᱟᱣᱞᱮ ᱠᱚ ᱮᱢᱟ ᱵᱚᱱ ᱠᱟᱱᱟ ᱤᱱᱫᱨᱟ ᱟᱵᱟᱥ ᱠᱚ ᱮᱢᱟ ᱵᱚᱱ ᱠᱟᱱᱟ ᱮᱢᱟᱱ ᱟᱨ ᱱᱚᱜᱼᱚ ᱱᱟ ᱱᱚᱝᱠᱟᱱᱟᱜ ᱜᱮ ᱱᱚᱣᱟ ᱨᱮᱫᱚ ᱛᱤᱥ ᱦᱚᱸ ᱵᱟᱵᱚᱱ ᱩᱱᱱᱚᱛᱤ ᱫᱟᱲᱮᱭᱟᱜᱼᱟ ᱟᱨ ᱩᱱᱫᱤᱱ ᱧᱮᱞ ᱯᱮ ᱥᱮᱫᱟᱭ ᱦᱟᱲᱟᱢ ᱠᱚᱫᱚ ᱥᱮᱬᱟ ᱥᱮᱬᱟ ᱚᱲᱟᱜ ᱠᱚ ᱛᱮᱭᱟᱨ ᱞᱮᱫᱼᱟ ᱟᱨ ᱱᱮᱛᱟᱨ ᱦᱚᱲ ᱫᱚ ᱡᱷᱚᱛᱚ ᱜᱮ ᱤᱱᱫᱨᱟ ᱟᱵᱟᱥ ᱡᱷᱚᱛᱚ ᱦᱚᱲ ᱦᱚᱲ ᱜᱮ ᱤᱱᱫᱨᱟ ᱟᱵᱟᱥ ᱜᱮ ᱟᱨ ᱚᱲᱟᱜ ᱛᱮᱭᱟᱨ ᱞᱟᱹᱜᱤᱫ ᱫᱟᱲᱮ ᱦᱚᱸ ᱵᱟᱹᱪᱩᱜ ᱛᱟᱠᱚᱣᱟ ᱱᱮᱛᱟᱨ ᱫᱚ ᱟᱨ ᱢᱤᱫ ᱴᱟᱠᱟ ᱡᱚᱢ ᱛᱮᱫᱚ ᱢᱤᱫ ᱴᱟᱠᱟ ᱪᱟᱣᱞᱮ ᱡᱚᱢ ᱛᱮᱫᱚ ᱫᱟᱲᱮ ᱦᱚᱸ ᱵᱟᱭ ᱦᱤᱡᱩᱜᱼᱟ ᱱᱚᱣᱟ ᱫᱚ ᱩᱱᱤ ᱢᱮᱛᱟᱢ ᱠᱟᱱᱟ ᱢᱤᱫ ᱱᱚᱰᱮ ᱜᱮᱢ ᱡᱚᱢ ᱩᱢ ᱠᱮᱜᱼᱟ ᱟᱨ ᱥᱟᱸᱜᱮ ᱥᱟᱝ ᱢᱤᱫ ᱜᱷᱚᱱᱴᱟ ᱠᱷᱟᱱ ᱜᱮ ᱟᱨᱦᱚᱸ ᱞᱟᱡ ᱯᱷᱟᱸᱠᱟᱜ ᱛᱟᱢᱟ ᱟᱨᱦᱚᱸ ᱨᱮᱸᱜᱮᱡ ᱥᱟᱸᱜᱮ ᱥᱟᱝᱜᱮ ᱦᱟᱯᱮ ᱛᱤ ᱦᱟᱹᱥᱩ ᱠᱤᱫᱤᱧᱟ ᱱᱚᱣᱟ ᱥᱟᱵ ᱥᱟᱵ ᱛᱮ ᱟᱨ ᱢᱤᱫᱴᱟᱹᱝ ᱛᱤ ᱠᱟᱹᱴᱤᱡ ᱤᱧ ᱵᱚᱫᱚᱞ ᱧᱚᱜ ᱞᱮᱜᱮ ᱟᱫᱚ ᱱᱚᱣᱟ ᱦᱚᱸ ᱵᱷᱤᱰᱤᱭᱳ ᱠᱟᱹᱴᱤᱡ ᱞᱚᱝ ᱚᱜᱼᱟ ᱥᱮ ᱚᱱᱟᱛᱮ ᱞᱚᱜᱚᱱ ᱞᱚᱜᱚᱱ ᱫᱷᱟᱨᱟᱧ ᱞᱟᱹᱭᱮᱜᱼᱟ

ᱵᱞᱚᱜᱽ ᱵᱷᱤᱰᱤᱭᱳ ᱨᱮ ᱛᱮᱭᱟᱨ ᱠᱟᱛᱮᱫ ᱟᱨᱦᱚᱸ ᱱᱚᱝᱠᱟ ᱜᱮ ᱥᱚᱫᱚᱨ ᱦᱩᱭᱩᱜᱼᱟ ᱱᱚᱣᱟ ᱥᱟᱶᱛᱟ ᱟᱹᱨᱥᱤ ᱵᱞᱚᱜᱽ ᱵᱷᱤᱰᱤᱭᱳ ᱨᱮ ᱟᱫᱚ ᱱᱚᱜᱼᱚᱭ ᱱᱚᱝᱠᱟᱧ ᱞᱟᱹᱭᱟᱫ ᱯᱮ ᱛᱟᱵᱚᱱᱟ ᱱᱚᱰᱮ ᱫᱚ ᱟᱵᱚ ᱥᱚᱨᱠᱟᱨᱮ ᱟᱹᱥᱩᱞ ᱟᱠᱟᱫ ᱵᱚᱱᱟ ᱵᱩᱡᱷᱟᱹᱣ ᱠᱮᱫ ᱯᱮ ᱱᱚᱣᱟ ᱫᱚ ᱟᱡ ᱠᱷᱟᱹᱞᱤ ᱟᱵᱚ ᱪᱮᱫ ᱞᱮᱠᱟᱨᱮ ᱵᱮᱥ ᱵᱩᱫᱷᱤ ᱵᱟᱭ ᱛᱮᱭᱟᱨ ᱦᱚᱪᱚ ᱟᱵᱚᱱᱟ ᱟᱵᱚ ᱥᱤᱠᱠᱷᱟ ᱠᱷᱚᱱᱮ ᱵᱚᱧᱪᱤᱛᱚ ᱵᱚᱱᱟ ᱠᱤ ᱟᱵᱚ ᱵᱮᱥ ᱵᱚᱱ ᱵᱩᱫᱽᱫᱷᱤ ᱠᱚᱵᱚᱱ ᱛᱮᱭᱟᱨ ᱞᱮᱱᱠᱷᱟᱱ ᱢᱟ ᱟᱵᱚ ᱦᱚᱸ ᱟᱡ ᱥᱟᱞᱟᱜ ᱵᱚᱱ ᱞᱟᱹᱲᱦᱟᱹᱭᱟ ᱥᱮ ᱚᱱᱟ ᱠᱷᱟᱹᱛᱤᱨ ᱛᱮ ᱟᱫᱚ ᱱᱚᱝᱠᱟᱱᱟᱜ ᱠᱮᱢᱤᱠᱮᱞ ᱪᱟᱣᱞᱮ ᱡᱚᱢ ᱦᱚᱪᱚ ᱵᱚᱱᱟ ᱡᱟᱦᱟᱸ ᱦᱚᱲᱢᱚ ᱨᱮ ᱵᱩᱫᱽᱫᱷᱤ ᱦᱚᱸ ᱵᱟᱭ ᱰᱷᱮᱨᱚᱜ ᱛᱟᱵᱚᱱᱟ ᱟᱨ ᱞᱚᱜᱚᱱ ᱵᱚᱱ ᱵᱩᱞᱩᱜ ᱛᱮ ᱞᱚᱜᱚᱱ ᱞᱚᱜᱚᱱ ᱠᱚᱢ ᱵᱚᱭᱚᱥ ᱠᱚᱨᱮ ᱚᱠᱟᱨᱮ ᱪᱟᱞᱤᱥ ᱯᱚᱪᱟᱥ ᱵᱚᱪᱷᱚᱨ ᱠᱚᱨᱮ ᱵᱚᱱ ᱜᱚᱡ ᱜᱤᱰᱤ ᱡᱚᱝᱟ ᱟᱨ ᱱᱚᱣᱟ ᱱᱚᱣᱟ ᱪᱟᱣᱞᱮ ᱠᱚᱨᱮ ᱱᱚᱣᱟ ᱢᱤᱫ ᱴᱟᱠᱟ ᱢᱟᱱᱮ ᱦᱟᱺᱰᱤ ᱯᱟᱹᱣᱨᱟᱹ ᱱᱮᱛᱟᱨ ᱦᱚᱲ ᱠᱚ ᱧᱩ ᱛᱮ ᱦᱚᱲᱢᱚ ᱠᱚ ᱧᱮᱞ ᱛᱟᱠᱚ ᱯᱮ ᱢᱟᱱᱮ ᱚᱠᱚᱭᱟᱜ ᱦᱚᱲᱢᱚ ᱦᱚᱸ ᱠᱮᱴᱮᱡ ᱧᱚᱜ ᱜᱮ ᱵᱟᱹᱪᱩᱜ ᱟᱱᱟ ᱟᱨ ᱵᱤᱥᱛᱤ ᱠᱟᱨ ᱱᱚᱛᱮ ᱨᱮᱧ ᱧᱮᱞᱮᱜᱼᱟ ᱯᱨᱚᱛᱤ ᱵᱮᱥᱤ ᱨᱮ ᱪᱟᱞᱤᱥ ᱯᱚᱧᱪᱟᱥ ᱵᱚᱨᱥᱚ ᱫᱷᱟᱹᱵᱤᱡ ᱜᱮ ᱦᱚᱲ ᱠᱚ ᱵᱟᱧᱪᱟᱜ ᱠᱟᱱᱟ ᱡᱟᱹᱥᱛᱤ ᱫᱚ ᱵᱟᱠᱚ ᱵᱟᱧᱪᱟᱜ ᱠᱟᱱᱟ ᱤᱱᱟᱹ ᱛᱮᱜᱮ ᱡᱚᱛᱚ ᱦᱚᱲ ᱠᱚ ᱜᱚᱡ ᱪᱟᱵᱟᱜ ᱠᱟᱱᱟ ᱥᱟᱱᱛᱟᱲ ᱫᱚ ᱪᱮᱫᱟᱜ ᱱᱚᱣᱟ ᱢᱤᱫ ᱴᱟᱠᱟ ᱪᱟᱣᱞᱮ ᱢᱟᱱᱮ ᱮᱢ ᱯᱚᱨᱮ ᱫᱚ ᱟᱨ ᱩᱱ ᱫᱤᱱ ᱥᱮᱫᱟᱭ ᱦᱚᱲ ᱠᱚ ᱧᱮᱞ ᱠᱚ ᱛᱟᱵᱚᱱ ᱥᱮ ᱛᱤᱞᱠᱟᱹ ᱵᱟᱵᱟ ᱢᱟᱹᱡᱷᱤ ᱠᱚ ᱠᱤ ᱥᱤᱫᱩ ᱠᱟᱹᱱᱦᱩ ᱠᱚᱣᱟᱜ ᱠᱤ ᱩᱱᱠᱩᱣᱟᱜ ᱦᱚᱲᱢᱚ ᱡᱩᱫᱤᱢ ᱧᱮᱞᱟ ᱢᱮᱱᱠᱷᱟᱱ ᱢᱟᱱᱮ ᱛᱟᱹᱨᱩᱵ ᱞᱮᱠᱟ ᱦᱚᱲᱢᱚ ᱧᱮᱞᱚᱜ ᱛᱟᱠᱚᱣᱟ ᱟᱨ ᱱᱮᱛᱟᱨ ᱦᱚᱲᱟᱜ ᱡᱩᱫᱤ ᱦᱚᱲᱢᱚ ᱟᱵᱚᱣᱟᱜ ᱱᱤᱡᱮ ᱛᱮᱦᱚᱸ ᱯᱚᱨᱚᱠ ᱵᱟᱲᱟᱭ ᱛᱟᱵᱚᱱ ᱯᱮ ᱢᱟᱱᱮ ᱚᱝ ᱛᱮᱜᱮ ᱢᱟᱱᱮ ᱦᱚᱲᱢᱚ ᱠᱚ ᱚᱴᱟᱝ ᱪᱟᱵᱟᱜ ᱛᱟᱢᱟ ᱚᱱᱮ ᱚᱱᱠᱟ ᱠᱟᱛᱷᱟ

ᱟᱯᱮ ᱠᱚᱜᱮ ᱛᱩᱞᱟᱹ ᱡᱚᱠᱷᱟᱭ ᱛᱟᱵᱚᱱ ᱯᱮ ᱢᱟ ᱛᱚᱵᱮ ᱥᱟᱱᱟᱢ ᱠᱚᱜᱮ ᱟᱨ ᱢᱩᱪᱟᱹᱫ ᱡᱚᱦᱟᱨ ᱱᱚᱣᱟ ᱥᱟᱶᱛᱟ ᱟᱹᱨᱥᱤ ᱵᱞᱚᱠ ᱵᱩᱰᱷᱟᱹ ᱯᱟᱦᱴᱟ ᱠᱷᱚᱱ ᱤᱧ ᱜᱮ ᱞᱚᱠᱷᱚᱱ ᱢᱩᱨᱢᱩ ᱱᱚᱣᱟ ᱥᱟᱱᱟᱢ ᱠᱚᱜᱮ ᱟᱨ ᱫᱷᱩᱨᱟᱹ ᱢᱩᱪᱟᱹᱫ ᱡᱚᱦᱟᱨ